ᱦᱮᱞᱳ ᱜᱟᱛᱮ ᱠᱚ ᱥᱟᱱᱟᱢ ᱠᱚᱜᱮ ᱤᱧ ᱥᱮᱫ ᱠᱷᱚᱱ ᱥᱮᱛᱟᱜ ᱡᱚᱦᱟᱨ ᱟᱨ ᱟᱥᱚᱜ ᱠᱟᱹᱱᱟᱹᱧ ᱟᱯᱮ ᱦᱚᱸ ᱟᱹᱰᱤ ᱢᱚᱡᱽ ᱵᱟᱲᱟ ᱜᱮ ᱢᱮᱱᱟᱜ ᱯᱮᱭᱟ ᱛᱚ ᱜᱟᱛᱮ ᱠᱚ ᱱᱤᱛᱚᱜ ᱥᱮᱛᱟᱜ ᱵᱮᱞᱟ ᱥᱚᱢᱚᱭ ᱠᱟᱱᱟ ᱞᱟᱜᱽ ᱵᱷᱟᱜᱽ ᱟᱴ ᱵᱟᱡᱟᱜ ᱠᱟᱱᱟ ᱟᱨ ᱱᱤᱛᱚᱜ ᱤᱧ ᱦᱮᱡ ᱠᱟᱱᱟ ᱱᱚᱛᱮ ᱛᱷᱚᱲᱟ ᱜᱟᱱ ᱫᱟᱬᱟᱱ ᱴᱟᱺᱰᱤ ᱥᱮ ᱡᱚ ᱟᱞᱮᱭᱟᱜ ᱴᱟᱺᱰᱤ ᱠᱟᱱᱟ ᱯᱷᱤᱞᱰ ᱦᱤᱡᱩᱜ ᱠᱟᱱ ᱛᱟᱞᱮᱭᱟ ᱡᱚ ᱦᱟᱨ ᱥᱟᱞ ᱱᱚᱰᱮ ᱯᱷᱩᱴᱵᱚᱞ ᱢᱮᱪ ᱞᱮ ᱦᱩᱭ ᱦᱚᱪᱚᱭᱮᱫᱟ ᱛᱮᱧ ᱦᱮᱡ ᱠᱟᱱᱟ ᱫᱟᱬᱟ ᱵᱟᱲᱟᱭ ᱟᱨ ᱧᱮᱞ ᱫᱟᱲᱮᱭᱟᱜ ᱠᱟᱱᱟ ᱯᱮ ᱱᱚᱰᱮᱱᱟᱜ ᱞᱳᱠᱮᱥᱚᱱ ᱛᱤᱱᱟᱹᱜ ᱢᱚᱡᱽ ᱧᱮᱞᱚᱜ ᱠᱟᱱᱟ ᱱᱚᱛᱮᱱᱟᱜ ᱛᱤᱱᱟᱹᱜ ᱵᱟᱹᱲᱤᱭᱟᱹ ᱧᱮᱞᱚᱜ ᱠᱟᱱᱟ ᱦᱟᱨᱟ ᱵᱟᱨᱟ ᱪᱟᱨᱳ ᱥᱟᱭᱤᱰ ᱦᱟᱹᱨᱭᱟᱹᱲ ᱜᱮ ᱟᱨ ᱱᱚᱛᱮ ᱢᱤᱫᱴᱮᱡ ᱢᱚᱧᱪ ᱢᱮᱱᱟᱜ ᱛᱟᱞᱮᱭᱟ ᱱᱚᱜᱼᱚᱭ ᱱᱚᱛᱮ ᱨᱮ

ᱢᱩᱪᱟᱹᱫᱚᱜ ᱞᱟᱹᱜᱤᱫ ᱟᱨ ᱟᱹᱰᱤ ᱠᱩᱥᱤᱧ ᱟᱹᱭᱠᱟᱹᱣᱫᱟ ᱪᱤᱠᱤ ᱞᱟᱦᱟ ᱛᱮᱱᱟᱜ ᱡᱚ ᱵᱷᱤᱰᱤᱭᱳ ᱟᱯᱮ ᱥᱟᱢᱟᱝ ᱨᱮ ᱡᱚ ᱩᱫᱩᱜ ᱥᱮᱴᱮᱨ ᱠᱤᱫᱟᱹᱧ ᱡᱚ ᱪᱟᱞᱟᱣᱱᱟ ᱟᱯᱮ ᱥᱟᱢᱟᱝ ᱨᱮ ᱚᱱᱟᱨᱮ ᱤᱧ ᱠᱟᱯᱷᱤ ᱥᱟᱯᱳᱨᱴ ᱯᱮ ᱮᱢᱟᱫᱤᱧᱟ ᱞᱟᱭᱤᱠ ᱠᱤᱫᱤᱧ ᱯᱮ ᱟᱨ ᱥᱮᱭᱟᱨ ᱯᱮ ᱥᱮᱭᱟᱨ ᱠᱮᱫ ᱛᱤᱧᱟᱹ ᱵᱷᱤᱰᱤᱭᱳ ᱛᱚ ᱟᱹᱰᱤ ᱢᱚᱡᱽ ᱤᱧ ᱟᱹᱭᱠᱟᱹᱣ ᱠᱮᱫᱟ ᱟᱹᱰᱤ ᱵᱟᱹᱲᱤᱭᱟᱹᱧ ᱟᱹᱭᱠᱟᱹᱣ ᱠᱮᱫᱟ ᱟᱨ ᱱᱚᱝᱠᱟ ᱜᱮ ᱥᱟᱯᱳᱨᱴ ᱤᱢᱟᱹᱧ ᱛᱟᱵᱚᱱ ᱯᱮ ᱟᱨ ᱠᱩᱥᱤ ᱨᱮᱭᱟᱜ ᱠᱟᱛᱷᱟ ᱠᱟᱱᱟ ᱟᱨ ᱱᱚᱜᱼᱚᱭ ᱠᱷᱟᱱ ᱱᱤᱛ ᱫᱚᱧ ᱦᱮᱡ ᱠᱟᱱᱟ ᱱᱚᱛᱮ ᱫᱟᱬᱟᱱ ᱱᱚᱛᱮ ᱟᱞᱮᱭᱟᱜ ᱯᱷᱤᱞᱰ ᱥᱮᱫ ᱟᱨ ᱛᱷᱚᱲᱟ ᱱᱚᱣᱟ ᱠᱚᱨᱮ ᱛᱩᱲᱤ ᱠᱚᱞᱮ ᱮᱨ ᱠᱟᱫᱟ ᱡᱚ ᱠᱷᱮᱛ ᱠᱟᱱ ᱛᱟᱞᱮᱭᱟ ᱛᱩᱲᱤ ᱠᱚᱨᱮ ᱮᱨ ᱠᱟᱫᱟᱞᱮ ᱠᱷᱮᱛ ᱨᱮ ᱜᱩᱦᱩᱢ ᱠᱚᱞᱮ ᱪᱟᱥᱟᱣ ᱠᱟᱫᱟ ᱟᱨ ᱥᱟᱶᱛᱮ ᱡᱮ ᱠᱤᱥᱟᱹᱨᱤ ᱢᱟᱥᱨᱤ ᱠᱚᱞᱮ ᱪᱟᱥᱟ ᱵᱟᱲᱟ ᱠᱟᱫᱟᱞᱮ ᱟᱨ ᱜᱟᱛᱮ ᱠᱚ ᱟᱞᱮ ᱫᱤᱥᱚᱢ ᱫᱚ ᱱᱚᱝᱠᱟ ᱱᱮᱛᱟᱨ ᱫᱤᱱ ᱫᱚ ᱨᱮᱭᱟᱲ ᱦᱚᱸ

ᱛᱮᱠᱚ ᱱᱤᱛᱚᱜ ᱡᱮ ᱡᱩᱜᱽ ᱪᱟᱞᱟᱜ ᱠᱟᱱ ᱛᱟᱵᱚᱱᱟ ᱥᱳᱥᱟᱞ ᱢᱤᱰᱤᱭᱟ ᱨᱮᱱᱟᱜ ᱡᱩᱜᱽ ᱟᱨ ᱥᱳᱥᱟᱞ ᱢᱤᱰᱤᱭᱟ ᱨᱮ ᱡᱚᱛᱚ ᱦᱚᱲ ᱜᱮᱵᱚᱱ ᱛᱟᱦᱮᱱ ᱠᱟᱱᱟ ᱵᱚᱱ ᱚᱱᱟᱨᱮ ᱥᱳᱥᱟᱞ ᱢᱤᱰᱤᱭᱟ ᱨᱮ ᱡᱚᱛᱚ ᱦᱚᱲ ᱜᱮ ᱮᱠᱴᱤᱵᱽ ᱵᱚᱱ ᱛᱟᱦᱮᱱ ᱠᱟᱱᱟ ᱟᱨ ᱥᱟᱭ ᱥᱚᱝᱡᱳᱜᱽ ᱢᱤᱫ ᱵᱟᱨ ᱦᱚᱲ ᱜᱮ ᱚᱱᱠᱟ ᱵᱟᱹᱱᱩᱜ ᱠᱷᱟᱡ ᱮᱠᱴᱤᱵᱽ ᱵᱟᱠᱷᱟᱡ ᱫᱚ ᱞᱟᱜᱽ ᱵᱷᱟᱜᱽ ᱦᱚᱲ ᱪᱮᱫ ᱢᱮᱱᱟ ᱜᱤᱫᱽᱨᱟᱹ ᱠᱷᱚᱡ ᱞᱟᱹᱴᱩ ᱫᱷᱟᱹᱵᱤᱡ ᱡᱚᱛᱚ ᱦᱚᱲ ᱥᱳᱥᱟᱞ ᱢᱤᱰᱤᱭᱟ ᱨᱮ ᱮᱠᱴᱤᱵᱽ ᱵᱚᱱ ᱛᱟᱦᱮᱱ ᱠᱟᱱᱟ ᱟᱨ ᱥᱳᱥᱟᱞ ᱢᱤᱰᱤᱭᱟ ᱨᱮ ᱟᱭᱢᱟ ᱨᱚᱠᱚᱢᱟᱜ ᱪᱤᱡᱽ ᱵᱚᱱ ᱧᱮᱞ ᱫᱟᱵᱚᱱ ᱵᱮᱥᱟᱜ ᱵᱟᱹᱲᱤᱡᱟᱜ ᱢᱚᱡᱟᱜ ᱟᱨ ᱟᱭᱢᱟ ᱨᱚᱠᱚᱢᱟᱜ ᱵᱚᱱ ᱧᱮᱞ ᱫᱟᱵᱚᱱ ᱢᱚᱡᱟᱜ ᱵᱟᱹᱲᱤᱡᱟᱜ ᱥᱟᱱᱟᱢᱟᱜ ᱵᱚᱱ ᱧᱮᱞ ᱫᱟᱵᱚᱱ ᱛᱚ ᱚᱱᱠᱟ ᱜᱮ ᱥᱳᱥᱟᱞ ᱢᱤᱰᱤᱭᱟ ᱨᱮ ᱤᱧ ᱦᱚᱸ ᱧᱮᱞ ᱧᱮᱞ ᱛᱮ ᱢᱤᱫᱴᱮᱡ ᱱᱤᱭᱩᱡᱽ ᱤᱧ ᱧᱮᱞ ᱧᱟᱢ ᱠᱮᱫᱟ ᱡᱚ ᱠᱤ ᱥᱩᱨᱮᱥ ᱫᱟᱫᱟ ᱢᱩᱨᱢᱩᱣᱟᱜ ᱛᱟᱦᱮᱸ ᱠᱟᱱᱟ ᱭᱟᱱᱤ ᱩᱱᱤᱭᱟᱜ ᱱᱤᱭᱩᱡᱽ ᱚᱱᱟ ᱫᱚᱧ ᱧᱮᱞ ᱞᱮᱫᱟ ᱤᱧ ᱡᱚ ᱠᱤ ᱩᱱᱤᱭᱟᱜ ᱱᱤᱭᱩᱡᱽ ᱨᱮ ᱠᱩᱪ ᱠᱚ ᱮᱢᱟᱣ ᱠᱟᱜ ᱛᱟᱦᱮᱸᱜᱼᱟ ᱥᱩᱨᱮᱥ ᱫᱟᱫᱟᱣᱟᱜ ᱚᱲᱟᱜ ᱡᱚ ᱠᱤ ᱡᱮᱨᱮᱫ ᱠᱮᱫᱟ ᱠᱚ ᱛᱚ ᱥᱩᱨᱮᱥ ᱫᱟᱫᱟ ᱟᱵᱚ ᱨᱮᱱ ᱡᱚ ᱥᱟᱱᱛᱟᱞ ᱥᱚᱢᱟᱡᱽ ᱨᱮᱱ ᱡᱚ ᱟᱵᱚᱨᱮᱱ ᱥᱟᱱᱛᱟᱲ ᱥᱚᱢᱟᱡᱽ ᱨᱮᱱ ᱱᱚᱣᱟ ᱡᱷᱟᱲᱠᱷᱚᱸᱰ ᱨᱮᱱ ᱥᱟᱱᱛᱟᱲ ᱥᱚᱢᱟᱡᱽ ᱨᱮᱱ ᱢᱤᱫᱴᱮᱱ ᱥᱟᱢᱟᱡᱤᱠ ᱠᱟᱨᱡᱚᱠᱚᱨᱛᱟ ᱠᱟᱱᱟᱭ ᱡᱚ ᱠᱤ ᱟᱵᱚ ᱥᱟᱱᱛᱟᱲ ᱥᱚᱢᱟᱡᱽ ᱞᱟᱹᱜᱤᱫ ᱵᱟᱹᱲᱤᱡ ᱦᱚᱸ ᱦᱩᱫᱤᱥ ᱠᱟᱜ ᱦᱩᱫᱤᱥ ᱫᱟᱭ ᱦᱩᱫᱤᱥᱮ ᱫᱚᱦᱚᱭᱮᱫᱟ ᱟᱨ ᱪᱮᱫ ᱞᱮᱠᱟ ᱵᱚᱱ ᱵᱟᱲᱦᱟᱜᱼᱟ ᱞᱟᱦᱟ ᱥᱮᱫ ᱪᱮᱫ ᱠᱚ ᱪᱤᱠᱟᱹ ᱞᱮᱠ ᱠᱟᱱ ᱛᱟᱵᱚᱱᱟ ᱪᱮᱫ ᱠᱚ ᱵᱟᱝ ᱪᱤᱠᱟᱹ ᱞᱮᱠ ᱠᱟᱱ ᱛᱟᱵᱚᱱᱟ ᱱᱚᱣᱟ ᱵᱚᱱ ᱱᱚᱣᱟ ᱠᱚᱵᱚᱱ ᱦᱩᱫᱤᱥ ᱧᱟᱢ ᱢᱟ ᱚᱱᱟ ᱞᱟᱹᱜᱤᱫ ᱱᱩᱭ ᱟᱹᱰᱤ ᱵᱟᱹᱲᱦᱤᱢ ᱠᱟᱹᱢᱤᱭᱮᱫ ᱛᱟᱦᱮᱸᱜ ᱥᱮ ᱱᱤᱛ ᱦᱚᱸ ᱠᱟᱹᱢᱤ ᱨᱮᱜᱮ ᱢᱮᱱᱟᱭᱟ ᱛᱚ ᱛᱷᱚᱲᱟ ᱜᱟᱱ ᱱᱤᱭᱩᱡᱽ ᱱᱩᱭᱟᱜ ᱵᱮᱰ ᱱᱤᱭᱩᱡᱽ ᱦᱤᱡᱩᱜ ᱠᱟᱱᱟ ᱠᱤᱭᱩᱠᱤ ᱩᱱᱤᱭᱟᱜ ᱚᱲᱟᱜ ᱠᱚ ᱡᱮᱨᱮᱫ ᱮᱫᱟ ᱠᱚ ᱛᱚ ᱱᱚᱣᱟ ᱱᱤᱭᱩᱡᱽ ᱧᱮᱞ ᱠᱟᱛᱮ ᱤᱧ ᱦᱚᱸ ᱛᱷᱚᱲᱟ ᱫᱩᱠᱷ ᱧᱚᱜ ᱤᱧ ᱟᱹᱭᱠᱟᱹᱣ ᱠᱮᱫᱟ ᱠᱤᱭᱩᱠᱤ ᱟᱵᱚᱨᱮᱱ ᱥᱩᱨᱮᱥ ᱫᱟᱫᱟ ᱢᱩᱨᱢᱩ ᱟᱹᱠᱷᱤᱨ ᱱᱩᱭᱟᱜ ᱚᱲᱟᱜ ᱪᱮᱫᱟᱜ ᱠᱚ ᱡᱮᱨᱮᱫ ᱮᱫᱟ ᱠᱚ ᱪᱮᱫ ᱵᱟᱵᱚᱫ ᱛᱮᱠᱚ ᱡᱮᱨᱮᱫ ᱮᱫᱟ ᱠᱚ ᱪᱮᱫᱟᱜ ᱟᱵᱚ ᱨᱮᱱ ᱥᱟᱱᱛᱟᱲ ᱥᱚᱢᱟᱡᱽ ᱨᱮᱱ ᱦᱚᱲ ᱤᱱᱟᱹᱜ ᱜᱮ ᱵᱟᱹᱲᱤᱡ ᱢᱮᱱᱟᱜ ᱠᱚᱣᱟ ᱡᱮ ᱠᱤ ᱵᱟᱠᱚ ᱠᱩᱥᱤᱭᱟᱜ ᱠᱟᱱᱟ ᱩᱱᱠᱩ ᱩᱱᱤᱭᱟᱜ ᱠᱟᱛᱷᱟ ᱩᱱᱤᱭᱟᱜ ᱨᱚᱲ ᱵᱟᱠᱚ ᱠᱩᱥᱤᱭᱟᱜ ᱠᱟᱱᱟ ᱩᱱᱤ ᱡᱮ ᱚᱠᱟ ᱰᱟᱦᱟᱨ ᱛᱮ ᱟᱹᱭᱩᱨᱮᱫ ᱠᱚᱣᱟ ᱚᱱᱟ ᱵᱟᱠᱚ ᱠᱩᱥᱤᱭᱟᱜ ᱠᱟᱱᱟ ᱩᱱᱤ ᱟᱹᱠᱷᱤᱨ ᱨᱮ ᱩᱱᱤᱭᱟᱜ ᱜᱟᱹᱞᱛᱤ ᱪᱮᱫ ᱛᱟᱦᱮᱸ ᱞᱮᱱᱟ ᱱᱚᱣᱟ ᱜᱮ ᱛᱷᱚᱨ ᱩᱱᱤ ᱧᱤᱫᱟᱹ ᱥᱮᱫ ᱡᱮ ᱯᱨᱳᱜᱨᱟᱢ ᱦᱩᱭᱩᱜ ᱠᱟᱱ ᱛᱟᱦᱮᱸᱫ ᱚᱱᱮ ᱵᱚᱱᱫᱚ ᱦᱚᱪᱚᱭ ᱢᱮᱱᱮᱫ ᱛᱟᱦᱮᱸᱫ ᱮ ᱚᱱᱟ ᱵᱚᱞᱮ ᱡᱮᱢᱚᱱ ᱵᱟᱝ ᱦᱩᱭᱩᱜ ᱧᱤᱫᱟᱹ ᱥᱮᱫ ᱱᱚᱣᱟ ᱜᱮ ᱛᱷᱚᱨ ᱢᱮᱱ ᱞᱮᱫᱟᱭ ᱞᱮᱠᱤᱱ ᱤᱱᱟᱹᱜ ᱠᱨᱩᱨᱛᱟ ᱫᱚ ᱵᱟᱝ ᱴᱷᱤᱠ ᱠᱟᱱᱟ ᱤᱧᱟᱹᱜ ᱦᱤᱥᱟᱹᱵ ᱛᱮᱫᱚ ᱡᱟᱦᱟᱸ ᱛᱮᱜᱮᱧ ᱧᱮᱞ ᱧᱟᱢ ᱫᱟᱹᱧ ᱪᱮᱫᱟᱜ ᱠᱤ ᱧᱮᱞ ᱯᱮ ᱢᱟᱱᱣᱟ ᱩᱱᱤ ᱦᱚᱸ ᱠᱟᱱᱟᱭ ᱟᱨ ᱮᱴᱟᱜ ᱢᱟᱱᱣᱟ ᱵᱟᱝ ᱠᱟᱱᱟᱭ ᱟᱵᱚ ᱥᱟᱱᱛᱟᱲ ᱥᱚᱢᱟᱡᱽ ᱨᱮᱱ ᱢᱤᱫᱴᱮᱡ ᱠᱚᱲᱟ ᱠᱟᱱ ᱜᱮᱭᱟᱭ ᱴᱷᱤᱠ ᱜᱮᱭᱟ ᱡᱤᱵᱚᱱ ᱠᱚᱲᱟ ᱠᱟᱱᱟᱭ ᱮᱴᱟᱜ ᱪᱷᱟᱹᱛᱤᱠ ᱡᱟᱹᱛ ᱢᱟ ᱵᱟᱝ ᱠᱟᱱᱟᱭ ᱡᱚ ᱠᱤ ᱤᱱᱟᱹ ᱩᱱᱤ ᱥᱟᱶᱛᱮ ᱱᱟᱪᱟᱨ ᱟᱪᱪᱷᱟ ᱪᱷᱟᱹᱛᱤᱠ ᱡᱟᱹᱛ ᱥᱟᱶᱛᱮ ᱦᱚᱸ ᱱᱟᱪᱟᱨ ᱫᱚ ᱪᱮᱫᱟᱜ ᱮᱢ ᱱᱟᱪᱟᱨᱮᱭᱟ ᱟᱜᱟᱨ ᱡᱟᱦᱟᱸᱭ ᱦᱚᱲ ᱟᱢ ᱟᱢᱟᱜ ᱵᱟᱨᱮᱛᱮ ᱵᱟᱹᱲᱤᱡ ᱵᱟᱭ ᱦᱩᱫᱤᱥᱮᱫ ᱠᱟᱱ ᱠᱷᱟᱡ ᱛᱚ ᱩᱱᱤ ᱥᱟᱶ ᱫᱚ ᱜᱟᱞᱟᱛ ᱟᱢ ᱪᱮᱫᱟᱜ ᱮᱢ ᱠᱟᱹᱢᱤᱭᱟ ᱞᱮᱠᱤᱱ ᱟᱵᱚᱨᱮᱱ ᱱᱩᱭ ᱥᱩᱨᱮᱥ ᱫᱟ ᱢᱩᱨᱢᱩ ᱡᱚ ᱠᱤ ᱟᱹᱰᱤ ᱢᱚᱡᱽ ᱮ ᱥᱟᱱᱛᱟᱲ ᱥᱚᱢᱟᱡᱽ ᱞᱟᱹᱜᱤᱫ ᱮ ᱠᱟᱛᱷᱟᱭ ᱫᱚᱦᱚ ᱟᱹᱜᱩᱭᱮᱫᱟ ᱟᱨ ᱫᱚᱦᱚ ᱞᱟᱦᱟ ᱥᱮᱫ ᱦᱚᱸᱭ ᱫᱚᱦᱚ ᱤᱫᱤᱭᱮᱭᱟ ᱛᱚ ᱡᱮᱨᱮᱫ ᱠᱮᱫᱟ ᱠᱚ ᱡᱚ ᱚᱲᱟᱜ ᱨᱮ ᱡᱚ ᱛᱤᱱᱟᱹᱜ ᱥᱟᱢᱟᱱ ᱛᱟᱦᱮᱸ ᱠᱟᱱ ᱛᱟᱠᱚᱣᱟ ᱡᱚᱛᱚ ᱡᱮᱨᱮᱫ ᱪᱟᱵᱟᱭᱮᱱ ᱛᱟᱠᱚᱣᱟ ᱡᱚᱛᱚ ᱡᱩᱞ ᱪᱟᱵᱟᱭᱮᱱ ᱛᱟᱠᱚᱣᱟ ᱟᱨ ᱱᱚᱣᱟ ᱠᱟᱛᱷᱟ ᱟᱸᱡᱚᱢ ᱛᱮ ᱟᱹᱰᱤ ᱫᱩᱠ ᱤᱧ ᱟᱹᱭᱠᱟᱹᱣ ᱠᱮᱫᱟ ᱤᱧ ᱦᱚᱸ ᱠᱤ ᱥᱩᱨᱮᱥ ᱫᱟ ᱢᱩᱨᱢᱩ ᱤᱱᱟᱹᱜ ᱢᱚᱡᱽ ᱮ ᱠᱟᱹᱢᱤᱭᱮᱫ ᱛᱟᱦᱮᱸᱫ ᱟᱨ ᱱᱩᱭ ᱥᱟᱶᱛᱮ ᱱᱚᱝᱠᱟ ᱦᱩᱭᱱᱟ ᱧᱮᱞ ᱯᱮ ᱩᱱᱤ ᱫᱚ ᱟᱵᱚ ᱥᱟᱱᱛᱟᱲ ᱥᱚᱢᱟᱡᱽ ᱵᱟᱨᱮ ᱛᱮᱜᱮ ᱨᱚᱲᱮᱫ ᱛᱟᱦᱮᱸᱫ ᱪᱮᱫ ᱪᱤᱠᱟᱹ ᱨᱮᱱᱟᱜ ᱠᱟᱱᱟ ᱢᱟᱱ ᱠᱮ ᱪᱚᱞᱚ ᱡᱟᱦᱟᱸᱭ ᱢᱟᱱ ᱠᱮ ᱪᱚᱞᱚ ᱟᱢᱨᱮᱱ ᱜᱤᱫᱽᱨᱟᱹ ᱢᱮᱱᱟᱭᱟ ᱴᱷᱤᱠ ᱜᱮᱭᱟ ᱟᱜᱟᱨ ᱟᱢᱨᱮᱱ ᱜᱤᱫᱽᱨᱟᱹ ᱟᱜᱟᱨ ᱩᱱᱤ ᱡᱟᱦᱟᱱᱟᱜ ᱵᱟᱹᱲᱤᱡ ᱨᱟᱥᱛᱟ ᱛᱮ ᱪᱟᱞᱟᱜ ᱠᱟᱱᱟᱭ ᱛᱚ ᱟᱢᱨᱮᱱ ᱜᱤᱫᱽᱨᱟᱹ ᱠᱟᱱᱟᱭ ᱛᱚ ᱥᱟᱢᱡᱷᱟᱣ ᱨᱮᱱᱟᱜ ᱯᱷᱟᱨᱡᱽ ᱢᱮᱱᱟᱜ ᱛᱟᱢᱟ ᱟᱢ ᱜᱮ ᱛᱷᱚᱨ ᱮᱴᱟᱜ ᱦᱚᱲ ᱫᱚ ᱵᱟᱠᱚ ᱥᱟᱢᱡᱷᱟᱣᱮᱭᱟ ᱚᱱᱟ ᱦᱤᱥᱟᱹᱵ ᱚᱱᱟ ᱟᱫᱷᱟᱨ ᱛᱮᱜᱮᱧ ᱞᱟᱹᱭ ᱟᱯᱮ ᱠᱟᱱᱟ ᱟᱵᱚᱨᱮᱱ ᱡᱮ ᱥᱩᱨᱮᱥ ᱫᱟ ᱢᱩᱨᱢᱩ ᱢᱮᱱᱟᱭᱟ ᱛᱚ ᱩᱱᱤ ᱦᱚᱸ ᱥᱟᱱᱛᱟᱞ ᱥᱚᱢᱟᱡᱽ ᱛᱩᱞᱩᱡ ᱵᱤᱞᱚᱝ ᱫᱟᱭ ᱴᱷᱤᱠ ᱜᱮᱭᱟ ᱛᱚ ᱚᱱᱟ ᱛᱮᱜᱮ ᱥᱟᱱᱛᱟᱞ ᱥᱚᱢᱟᱡᱽ ᱢᱚᱡᱽ ᱰᱟᱦᱟᱨ ᱥᱮᱫ ᱪᱟᱞᱟᱜ ᱞᱟᱹᱜᱤᱫ ᱛᱷᱚᱲᱟ ᱨᱚᱲᱮᱭᱟ ᱱᱤᱛᱚᱜ ᱯᱮ ᱧᱮᱞᱮᱫ ᱠᱟᱱᱟ ᱛᱤᱱᱟᱹᱜ ᱪᱷᱟᱹᱛᱤᱠ ᱡᱟᱹᱛ ᱟᱵᱚ ᱦᱚᱲ ᱦᱚᱯᱚᱱ ᱥᱟᱶᱛᱮ ᱛᱤᱱᱟᱹᱜ ᱱᱟᱦᱟᱪᱟᱨ ᱠᱚ ᱠᱟᱹᱢᱤᱭ ᱫᱟᱠᱚ ᱛᱤᱱᱟᱹᱜ ᱵᱟᱹᱲᱤᱡ ᱠᱚ ᱠᱟᱹᱢᱤᱭ ᱫᱟᱠᱚ ᱟᱭᱢᱟ ᱡᱟᱭᱜᱟ ᱨᱮ ᱚᱱᱠᱟ ᱧᱮᱞᱚᱜ ᱠᱟᱱᱟ ᱴᱷᱤᱠ ᱜᱮᱭᱟ ᱞᱮᱠᱤᱱ ᱟᱵᱚ ᱪᱮᱫ ᱦᱚᱸ ᱵᱟᱵᱚᱱ ᱪᱤᱠᱟᱹ ᱫᱟᱲᱮᱭᱟᱜ ᱠᱟᱱᱟ ᱵᱚᱱ ᱪᱮᱫᱟᱜ ᱟᱵᱚ ᱨᱮ ᱭᱩᱱᱤᱴᱤ ᱵᱟᱹᱱᱩᱜᱼᱟ ᱮᱠᱛᱟ ᱵᱟᱹᱱᱩᱜ ᱛᱟᱵᱚᱱᱟ ᱟᱨᱦᱚᱸ ᱛᱤᱱᱟᱹᱜ ᱡᱟᱹᱛ ᱧᱮᱞ ᱠᱚᱢ ᱢᱩᱥᱞᱟᱹ ᱧᱮᱞ ᱠᱚᱢ ᱡᱚᱛᱚ ᱧᱮᱞ ᱠᱚᱢ ᱩᱱᱠᱩᱣᱟᱜ ᱧᱮᱞ ᱛᱟᱠᱚ ᱢᱮ ᱟᱢ ᱢᱩᱥᱞᱟᱹ ᱜᱮ ᱧᱮᱞ ᱠᱚᱢ ᱥᱮ ᱡᱚᱞᱦᱟ ᱜᱮ ᱧᱮᱞ ᱠᱚᱢ ᱩᱱᱠᱩᱣᱟᱜ ᱤᱭᱩᱱᱤᱴᱤ ᱧᱮᱞ ᱢᱮ ᱛᱤᱱᱟᱹᱜ ᱠᱮᱴᱮᱡ ᱢᱮᱱᱟᱜ ᱛᱟᱠᱚᱣᱟ ᱡᱟᱦᱟᱱᱟᱜ ᱜᱮ ᱡᱟᱦᱟᱱᱟᱜ ᱦᱩᱭᱩᱜ ᱠᱟᱱᱟ ᱛᱩᱨᱟᱹᱛ ᱩᱱᱠᱩ ᱥᱚᱝᱜᱚᱴᱷᱚᱱ ᱠᱚ ᱠᱷᱟᱲᱟᱭ ᱫᱟᱠᱚ ᱛᱩᱨᱟᱹᱛ ᱠᱚ ᱢᱤᱫ ᱴᱷᱮᱡᱚᱜ ᱠᱟᱱᱟ ᱠᱚ ᱛᱩᱨᱟᱹᱛ ᱠᱚ ᱮᱠᱡᱩᱴᱚᱜ ᱠᱟᱱᱟ ᱥᱮ ᱵᱟᱝ ᱞᱮᱠᱤᱱ ᱟᱵᱚ ᱦᱚᱲ ᱥᱚᱢᱟᱡᱽ ᱨᱮ ᱪᱮᱫ ᱢᱮᱱᱟᱜᱼᱟ ᱤᱱᱟᱹᱜ ᱵᱚᱞᱮ ᱤᱱᱟᱹᱜ ᱞᱟᱛᱟᱨ ᱵᱚᱱ ᱱᱤᱛᱚᱜ ᱵᱚᱱ ᱜᱤᱨᱟᱹ ᱪᱩᱠᱟᱹᱣ ᱠᱟᱱᱟ ᱵᱚᱱ ᱦᱚᱲ ᱥᱚᱢᱟᱡᱽ ᱡᱟᱦᱟᱸ ᱛᱮᱜᱮ ᱧᱮᱞ ᱧᱟᱢ ᱫᱟᱹᱧ ᱤᱧ ᱪᱮᱫ ᱜᱮ ᱵᱚᱞᱮ ᱡᱟᱦᱟᱱᱟᱜ ᱟᱜᱚᱨ ᱡᱟᱦᱟᱱᱟᱜ ᱦᱩᱭᱩᱜ ᱠᱟᱱᱟ ᱡᱟᱦᱟᱸ ᱡᱟᱭᱜᱟ ᱨᱮ ᱪᱷᱟᱹᱛᱤᱠ ᱡᱟᱹᱛ ᱠᱚ ᱠᱟᱹᱢᱤᱭ ᱫᱟᱠᱚ ᱟᱵᱚᱨᱮᱱ ᱵᱚᱭᱦᱟ ᱢᱤᱥᱨᱟ ᱥᱟᱛᱮ ᱡᱟᱦᱟᱱᱟᱜ ᱠᱚ ᱵᱟᱹᱲᱤᱡ ᱠᱚ ᱠᱟᱹᱢᱤᱭᱮᱫᱟ ᱥᱮ ᱵᱚᱭᱦᱟ ᱫᱟᱫᱟ ᱛᱟᱠᱚ ᱥᱟᱛᱮ ᱡᱟᱦᱟᱸ ᱵᱟᱹᱲᱤᱡ ᱠᱚ ᱠᱟᱹᱢᱤᱭᱮᱫᱟ ᱠᱚ ᱛᱚ ᱟᱵᱚᱨᱮᱱ ᱦᱚᱲ ᱦᱚᱯᱚᱱ ᱦᱚᱲ ᱡᱚ ᱥᱚᱢᱟᱡᱽ ᱚᱠᱟᱛᱮ ᱪᱟᱞᱟᱜ ᱠᱟᱱ ᱛᱟᱵᱚᱱᱟ ᱦᱚᱲ ᱦᱚᱯᱚᱱ ᱚᱠᱟ ᱛᱮᱵᱚᱱ ᱪᱟᱞᱟᱜ ᱠᱟᱱᱟ ᱟᱵᱚ ᱥᱟᱱᱛᱟᱲ ᱥᱚᱢᱟᱡᱽ ᱨᱮᱱ ᱦᱚᱲ ᱚᱠᱟ ᱛᱮᱵᱚᱱ ᱪᱟᱞᱟᱣ ᱪᱟᱵᱟᱜ ᱠᱟᱱᱟ ᱩᱱᱤ ᱥᱟᱶᱛᱮ ᱪᱮᱫᱟᱜ ᱵᱟᱵᱚᱱ ᱡᱟᱦᱟᱱᱟᱜ ᱵᱚᱱ ᱥᱟᱯᱳᱨᱴ ᱵᱚᱱ ᱮᱢᱟᱭ ᱠᱟᱱᱟ ᱵᱚᱱ ᱡᱚᱠᱤ ᱟᱵᱚ ᱱᱤᱛᱚᱜ ᱡᱟᱦᱟᱱᱟᱜ ᱦᱩᱭᱩᱜ ᱠᱟᱱᱟ ᱟᱵᱚ ᱨᱮᱱ ᱦᱚᱲ ᱦᱚᱯᱚᱱ ᱡᱟᱛᱮ ᱟᱵᱚ ᱟᱭᱢᱟ ᱱᱤᱭᱩᱡᱽ ᱵᱚᱱ ᱧᱮᱞ ᱟᱹᱜᱩᱭᱮᱫ ᱠᱟᱱ ᱜᱮᱭᱟ ᱵᱚᱱ ᱵᱮᱥ ᱵᱟᱹᱲᱤᱡ ᱱᱚᱝᱠᱟ ᱦᱟᱱᱠᱟ ᱦᱩᱭ ᱪᱩᱠᱟᱹᱣ ᱠᱟᱱᱟ ᱥᱮ ᱱᱤᱛ ᱦᱚᱸ ᱦᱩᱭᱩᱜ ᱨᱮᱜᱮ ᱢᱮᱱᱟᱜᱼᱟ ᱞᱮᱠᱤᱱ ᱪᱮᱫ ᱦᱚᱸ ᱵᱟᱵᱚᱱ ᱪᱤᱠᱟᱹ ᱫᱟᱲᱮᱭᱟᱜ ᱠᱟᱱᱟ ᱪᱮᱫᱟᱜ ᱟᱵᱚ ᱨᱮ ᱤᱭᱩᱱᱤᱴᱤ ᱵᱟᱹᱱᱩᱜᱼᱟ ᱡᱚᱛᱚ ᱠᱷᱚᱱ ᱠᱚᱢᱡᱩᱨᱤ ᱵᱚᱱ ᱛᱚ ᱚᱱᱟ ᱠᱟᱱᱟ ᱛᱚ ᱱᱚᱣᱟ ᱤᱭᱩᱱᱤᱴᱤ ᱵᱮᱱᱟᱣ ᱞᱟᱹᱜᱤᱫ ᱜᱮ ᱟᱵᱚ ᱨᱮᱱ ᱡᱮ ᱥᱩᱨᱮᱥ ᱫᱟ ᱢᱩᱨᱢᱩ ᱡᱮ ᱞᱟᱦᱟᱣ ᱠᱟᱱᱟ ᱛᱚ ᱩᱱᱤ ᱥᱟᱛᱮ ᱤᱱᱟᱹ ᱱᱟᱪᱟᱨ ᱵᱚᱱ ᱠᱟᱹᱢᱤ ᱠᱮᱫᱟ ᱵᱚᱱ ᱱᱚᱣᱟ ᱫᱚ ᱴᱷᱤᱠ ᱤᱧ ᱫᱚ ᱵᱟᱹᱧ ᱢᱮᱛᱟᱜ ᱠᱟᱱᱟ ᱵᱮᱥ ᱫᱚ ᱵᱟᱹᱧ ᱢᱮᱛᱟᱜ ᱠᱟᱱᱟ ᱪᱮᱫᱟᱜ ᱠᱤ ᱧᱮᱞ ᱯᱮ ᱩᱱᱤ ᱫᱚ ᱥᱤᱨᱯ ᱱᱚᱣᱟ ᱜᱮ ᱩᱱᱤᱭᱟᱜ ᱱᱤᱭᱩᱡᱽ ᱞᱟᱦᱟ ᱠᱷᱚᱱ ᱦᱚᱸ ᱧᱮᱞ ᱟᱹᱜᱩᱭ ᱛᱟᱦᱮᱸ ᱩᱱᱤ ᱫᱚ ᱱᱚᱣᱟ ᱜᱮ ᱢᱮᱱᱮᱫ ᱛᱟᱦᱮᱸ ᱵᱚᱭᱦᱟ ᱠᱚ ᱪᱮᱫ ᱵᱚᱞᱮ ᱥᱟᱱᱛᱟᱞ ᱥᱚᱢᱟᱡᱽ ᱟᱵᱚ ᱨᱮ ᱡᱚ ᱟᱵᱚ ᱥᱟᱱᱛᱟᱞ ᱨᱮ ᱡᱚ ᱱᱟᱴᱚᱠ ᱠᱚᱨᱮ ᱠᱟᱨᱭᱚᱠᱨᱚᱢ ᱠᱚ ᱦᱩᱭᱩᱜ ᱠᱟᱱᱟ ᱡᱚ ᱧᱤᱫᱟᱹ ᱡᱟᱛᱨᱟ ᱠᱚ ᱦᱩᱭᱩᱜ ᱠᱟᱱᱟ ᱧᱤᱫᱟᱹ ᱠᱟᱨᱭᱚᱠᱨᱚᱢ ᱡᱟᱛᱨᱟ ᱠᱚ ᱡᱚ ᱦᱩᱭᱩᱜ ᱠᱟᱱᱟ ᱱᱚᱣᱟ ᱧᱤᱫᱟᱹ ᱥᱮᱫ ᱵᱟᱝ ᱦᱩᱭᱩᱜ ᱞᱮᱠ ᱠᱟᱱᱟ ᱱᱚᱣᱟ ᱜᱮᱛᱚ ᱢᱮᱱ ᱞᱮᱫᱟᱭ ᱧᱤᱫᱟᱹ ᱥᱮᱫ ᱵᱟᱝ ᱦᱩᱭᱩᱜ ᱞᱮᱠ ᱠᱟᱱᱟ ᱦᱩᱭᱩᱜᱼᱟ ᱞᱮᱠᱤᱱ ᱫᱤᱱ ᱨᱮ ᱦᱩᱭ ᱦᱚᱪᱚᱭ ᱯᱮ ᱠᱳᱭ ᱫᱤᱠᱠᱟᱹᱛ ᱵᱟᱹᱱᱩᱜᱼᱟ ᱫᱤᱱ ᱨᱮ ᱦᱩᱭ ᱦᱚᱪᱚᱭ ᱯᱮ ᱪᱮᱫᱟᱜ ᱠᱤ ᱧᱤᱫᱟᱹ ᱦᱩᱭᱩᱜ ᱠᱟᱱ ᱠᱷᱟᱡ ᱚᱱᱮ ᱠᱚ ᱧᱩ ᱠᱟᱜ ᱠᱟᱱᱟ ᱠᱚ ᱦᱚᱲ ᱠᱚ ᱧᱩ ᱵᱩᱞ ᱠᱚᱜ ᱠᱟᱱᱟ ᱠᱚ ᱟᱨ ᱱᱚᱝᱠᱟ ᱦᱟᱱᱠᱟ ᱠᱚ ᱠᱟᱹᱢᱤ ᱫᱚᱠᱚ ᱧᱩ ᱵᱩᱞ ᱠᱟᱛᱮ ᱥᱮ ᱪᱷᱟᱹᱛᱤᱠ ᱡᱟᱹᱛ ᱠᱚ ᱱᱚᱝᱠᱟ ᱦᱟᱱᱠᱟ ᱠᱟᱹᱢᱤ ᱨᱮᱭᱟᱜ ᱪᱟᱱᱥ ᱠᱚ ᱧᱟᱢ ᱮᱫᱟ ᱧᱤᱫᱟᱹ ᱟᱨ ᱧᱤᱫᱟᱹ ᱫᱚ ᱚᱠᱚᱭ ᱧᱮᱞᱮ ᱢᱮᱭᱟᱭᱟ ᱚᱠᱚᱭ ᱚᱠᱟ ᱥᱮᱫ ᱨᱮ ᱪᱮᱫ ᱮ ᱪᱤᱠᱟᱹᱭᱮᱫᱟ ᱵᱟᱭ ᱪᱤᱠᱟᱹᱭᱮᱫᱟ ᱚᱠᱚᱭ ᱥᱟᱛᱮ ᱢᱮᱱᱟᱭᱟ ᱵᱟᱹᱱᱩᱭᱟ ᱪᱤᱠᱟᱹᱭᱟᱢ ᱧᱤᱫᱟᱹ ᱫᱚ ᱡᱟᱦᱟᱸᱭ ᱜᱮ ᱤᱱᱟᱹᱜ ᱫᱚ ᱵᱟᱭ ᱛᱩᱱᱠᱷᱤᱭᱟᱢ ᱠᱟᱱᱟ ᱚᱱᱟ ᱤᱭᱟᱹᱛᱮ

ᱞᱟᱦᱟᱣ ᱠᱟᱱ ᱛᱟᱵᱚᱱᱟ ᱩᱥᱟᱹᱨ ᱛᱮᱢᱟ ᱡᱟᱦᱟᱸᱭ ᱜᱮ ᱠᱤᱛᱱᱩ ᱚᱞ ᱯᱟᱲᱦᱟᱣ ᱦᱚᱲ ᱢᱮᱱᱟᱜ ᱠᱚᱣᱟ ᱞᱟᱹᱴᱩ ᱞᱟᱹᱴᱩ ᱚᱞ ᱯᱟᱲᱦᱟᱣ ᱦᱚᱲ ᱢᱮᱱᱟᱜ ᱠᱚᱣᱟ ᱥᱤᱨᱯ ᱟᱯᱱᱟᱨ ᱥᱮ ᱢᱚᱛᱞᱚᱵ ᱠᱚ ᱫᱚᱦᱚᱭ ᱫᱟᱠᱚ ᱟᱵᱚᱣᱟᱜ ᱡᱚ ᱪᱮᱫ ᱠᱟᱱᱟ ᱥᱟᱱᱛᱟᱞ ᱥᱚᱢᱟᱡᱽ ᱟᱹᱫᱤᱵᱟᱹᱥᱤ ᱪᱤᱞᱤ ᱠᱟᱱᱟ ᱵᱚᱱ ᱟᱵᱚ ᱚᱱᱟ ᱛᱩᱞᱩᱡ ᱫᱚ ᱠᱳᱭ ᱢᱚᱛᱞᱚᱵ ᱵᱟᱝ ᱥᱤᱨᱯ ᱠᱤᱛᱱᱩᱭ ᱚᱞ ᱯᱟᱲᱦᱟᱣ ᱠᱟᱱ ᱚᱱᱟ ᱛᱩᱞᱩᱡ ᱠᱳᱭ ᱢᱚᱛᱞᱚᱵ ᱜᱮ ᱟᱡ ᱥᱮ ᱢᱚᱛᱞᱚᱵ ᱮ ᱫᱚᱦᱚᱭᱟ ᱩᱱᱤ ᱫᱚ ᱥᱩᱨᱮᱥ ᱢᱩᱨᱢᱩ ᱫᱟ ᱱᱩᱭ ᱥᱟᱶᱛᱮ ᱤᱱᱟᱹᱜ ᱱᱟᱪᱟᱨ ᱦᱩᱭᱱᱟ ᱛᱚ ᱠᱟᱯᱷᱤ ᱫᱩᱠ ᱨᱮᱱᱟᱜ ᱠᱟᱛᱷᱟ ᱠᱟᱱᱟ ᱟᱨ ᱱᱚᱝᱠᱟ ᱛᱮᱫᱚ ᱧᱮᱞ ᱯᱮ ᱡᱟᱦᱟᱸᱭ ᱡᱟᱦᱟᱸᱭ ᱜᱮ ᱡᱟᱦᱟᱸᱭ ᱡᱚ ᱱᱟᱣᱟ ᱠᱚᱲᱟ ᱠᱟᱱᱟ ᱠᱚ ᱚᱞ ᱯᱟᱲᱦᱟᱣ ᱠᱚᱲᱟ ᱥᱮ ᱱᱟᱣᱟ ᱡᱩᱣᱟᱹᱱ ᱠᱚᱲᱟ ᱥᱚᱢᱟᱡᱽ ᱥᱩᱫᱷᱟᱹᱨ ᱞᱟᱹᱜᱤᱫ ᱪᱤᱠᱟᱹ ᱠᱚ ᱞᱟᱦᱟ ᱥᱮᱫ ᱠᱚ ᱵᱟᱲᱦᱟᱜ ᱟᱠᱚ ᱱᱚᱝᱠᱟ ᱟᱜᱟᱨ ᱱᱚᱝᱠᱟ ᱱᱟᱪᱟᱨ ᱵᱚᱱ ᱠᱟᱹᱢᱤᱭᱟ ᱟᱵᱚ ᱵᱚᱭᱦᱟ ᱥᱟᱶ ᱛᱮᱜᱮ ᱛᱚ ᱞᱟᱦᱟ ᱥᱮᱫ ᱡᱟᱦᱟᱱᱟᱜ ᱠᱟᱹᱢᱤ ᱞᱟᱹᱜᱤᱫ ᱡᱟᱦᱟᱸ ᱥᱮᱫ ᱥᱚᱢᱟᱡᱽ ᱥᱩᱫᱷᱟᱹᱨ ᱞᱟᱹᱜᱤᱫ ᱥᱮ ᱥᱚᱢᱟᱡᱽ ᱞᱟᱦᱟ ᱥᱮᱫ ᱵᱟᱲᱦᱟᱣ ᱞᱟᱹᱜᱤᱫ ᱪᱤᱠᱟ ᱠᱚ ᱞᱟᱦᱟ ᱟᱠᱚ ᱟᱵᱚᱨᱮᱱ ᱡᱚᱵ ᱵᱚᱭᱦᱟ ᱠᱚ ᱠᱟᱱᱟ ᱠᱚ ᱥᱮ ᱟᱵᱚ ᱥᱟᱱᱛᱟᱲ ᱥᱚᱢᱟᱡᱽ ᱨᱮᱱ ᱡᱩᱣᱟᱹᱱ ᱠᱚᱲᱟ ᱠᱚ ᱠᱟᱱᱟ ᱠᱚ ᱪᱤᱠᱟ ᱠᱚ ᱞᱟᱦᱟ ᱟᱠᱚ ᱛᱚ ᱱᱚᱣᱟ ᱫᱚ ᱢᱤᱫᱴᱮᱡ ᱜᱷᱟᱴᱤᱭᱟ ᱠᱤᱥᱤᱢ ᱨᱮᱱᱟᱜ ᱠᱟᱹᱢᱤ ᱦᱩᱭ ᱞᱮᱱᱟ ᱦᱩᱭᱱᱟ ᱟᱢ ᱠᱳᱥᱤᱥ ᱮᱢ ᱛᱚ ᱱᱚᱝᱠᱟ ᱜᱮ ᱠᱷᱩᱫ ᱟᱯᱱᱟᱨ ᱨᱮᱱ ᱦᱚᱲ ᱜᱮ ᱟᱯᱱᱟᱨ ᱡᱚ ᱥᱟᱱᱛᱟᱲ ᱥᱚᱢᱟᱡᱽ ᱨᱮᱱ ᱦᱚᱲ ᱜᱮ ᱱᱚᱝᱠᱟ ᱟᱢ ᱥᱟᱶᱛᱮ ᱱᱟᱪᱟᱨᱮ ᱠᱟᱹᱢᱤᱭᱟ ᱛᱚ ᱱᱚᱣᱟ ᱫᱚ ᱢᱤᱫᱴᱮᱡ ᱟᱹᱰᱤ ᱵᱟᱹᱲᱤᱡ ᱠᱟᱹᱢᱤ ᱜᱮ ᱠᱟᱱᱟ ᱪᱮᱫᱟᱜ ᱠᱤ ᱱᱚᱝᱠᱟ ᱫᱚ ᱟᱵᱚᱣᱟᱜ ᱡᱚ ᱥᱚᱢᱟᱡᱽ ᱠᱟᱱ ᱛᱟᱵᱚᱱᱟ ᱮᱠᱫᱚᱢ ᱛᱟᱭᱱᱚᱢ ᱟᱨ ᱛᱟᱭᱱᱚᱢ ᱛᱟᱦᱮᱱ ᱛᱟᱵᱚᱱᱟ ᱟᱨ ᱥᱮᱨ ᱵᱟᱹᱵᱩ ᱫᱚ ᱚᱱᱟ ᱢᱤᱫᱴᱮᱡ ᱠᱟᱴᱯᱩᱛᱞᱤ ᱞᱮᱠᱟ ᱠᱚ ᱫᱚᱦᱚ ᱵᱚᱱᱟ ᱠᱚ ᱪᱷᱟᱛᱤᱠ ᱡᱟᱹᱛ ᱫᱤᱠᱩ ᱯᱩᱥᱤ ᱠᱚ ᱟᱨ ᱚᱱᱟ ᱮᱞᱟᱣᱟ ᱫᱚ ᱟᱵᱚ ᱫᱚ ᱮᱴᱟᱜᱟᱜ ᱫᱚ ᱪᱮᱫ ᱦᱚᱸ ᱵᱟᱵᱚᱱ ᱪᱤᱠᱟᱹᱜᱼᱟ ᱪᱮᱫᱟᱜ ᱠᱤ ᱟᱵᱚ ᱚᱱᱠᱟ ᱮᱠᱛᱟ ᱜᱮ ᱵᱟᱹᱱᱩᱜᱼᱟ ᱭᱩᱱᱤᱴᱤ ᱜᱮ ᱵᱟᱹᱱᱩᱜᱼᱟ ᱟᱨ ᱡᱚ ᱞᱟᱦᱟ ᱥᱮᱫ ᱯᱟᱲᱦᱟᱜ ᱨᱮᱭᱟᱜ ᱞᱟᱦᱟ ᱥᱮᱫ ᱥᱟᱹᱦᱤ ᱰᱷᱚᱝ ᱛᱮ ᱠᱟᱹᱢᱤ ᱨᱮᱭᱟᱜ ᱚᱱᱟ ᱡᱟᱦᱟᱱᱟᱜ ᱦᱩᱫᱤᱥ ᱜᱮ ᱵᱟᱹᱱᱩᱜ ᱛᱟᱵᱚᱱᱟ ᱥᱳᱪ ᱜᱮ ᱵᱟᱹᱱᱩᱜ ᱛᱟᱵᱚᱱᱟ ᱛᱚ ᱠᱟᱯᱷᱤ ᱫᱩᱠ ᱤᱧ ᱟᱹᱭᱠᱟᱹᱣ ᱠᱮᱫᱟ ᱩᱱᱤ ᱟᱵᱚᱨᱮᱱ ᱡᱚ ᱫᱟᱫᱟ ᱠᱟᱱᱟᱭ ᱩᱱᱤ ᱥᱟᱛᱮ ᱚᱱᱠᱟ ᱱᱟᱦᱟᱪᱟᱨ ᱠᱟᱹᱢᱤ ᱦᱩᱭᱱᱟ ᱛᱚ ᱟᱨᱦᱚᱸ ᱱᱚᱣᱟ ᱠᱷᱚᱡ ᱢᱟᱨᱟᱝ ᱫᱚ ᱪᱮᱫ ᱤᱧ ᱨᱚᱲ ᱮᱫᱟᱹᱧ ᱵᱚᱥ ᱱᱚᱣᱟ ᱜᱮ ᱤᱧ ᱴᱷᱮᱡ ᱫᱚ ᱠᱟᱛᱷᱟ ᱛᱟᱦᱮᱸ ᱠᱟᱱᱟ ᱵᱚᱞᱮ ᱠᱟᱯᱷᱤ ᱫᱩᱠ ᱨᱮᱱᱟᱜ ᱠᱟᱛᱷᱟᱧ ᱟᱹᱭᱠᱟᱹᱣ ᱠᱮᱫᱟᱹᱧ ᱛᱚ ᱛᱤᱦᱤᱧ ᱱᱚᱜᱼᱚᱭ ᱱᱚᱜᱼᱚᱭ ᱛᱮᱧ ᱦᱮᱡ ᱟᱠᱟᱱ ᱛᱟᱦᱮᱸᱫ ᱟᱨ ᱴᱟᱺᱰᱤ ᱥᱮᱫ ᱫᱚ ᱛᱷᱚᱲᱟ ᱜᱟᱱ ᱤᱧ ᱦᱚᱸ ᱟᱯᱮ ᱥᱟᱢᱟᱝ ᱨᱮ ᱱᱚᱣᱟ ᱠᱚ ᱠᱟᱛᱷᱟᱧ ᱫᱚᱦᱚ ᱥᱮᱴᱮᱨ ᱠᱤᱫᱟᱹᱧ ᱟᱨ ᱟᱜᱟᱨ ᱤᱧᱟᱹᱜ ᱠᱟᱛᱷᱟ ᱟᱯᱮ ᱢᱚᱡᱽ ᱟᱨ ᱵᱟᱹᱲᱤᱡ ᱯᱮ ᱟᱜᱟᱨ ᱯᱮ ᱵᱩᱡᱷᱟᱹᱣ ᱠᱮᱫ ᱠᱷᱟᱡ ᱛᱚ ᱠᱚᱢᱮᱱᱴ ᱦᱚᱸ ᱞᱟᱹᱭ ᱛᱟᱵᱚᱱ ᱯᱮ ᱡᱮ ᱵᱚᱞᱮ ᱵᱟᱝ ᱥᱟᱹᱨᱤᱜᱮ ᱵᱚᱭᱦᱟ ᱫᱟ ᱟᱢ ᱦᱚᱸ ᱟᱢ ᱫᱚ ᱜᱟᱞᱟᱛᱮᱢ ᱨᱚᱲ ᱠᱮᱫᱟ ᱥᱮ ᱥᱟᱹᱦᱤᱢ ᱨᱚᱲ ᱠᱮᱫᱟ ᱟᱢ ᱫᱚ ᱠᱚᱢᱮᱱᱴ ᱨᱮ ᱱᱚᱣᱟ ᱡᱟᱹᱨᱩᱲ ᱞᱟᱹᱭ ᱛᱟᱵᱚᱱ ᱯᱮ ᱛᱚ ᱛᱮᱦᱮᱧᱟᱜ ᱵᱞᱚᱜ ᱨᱮᱫᱚ ᱜᱟᱛᱮ ᱠᱚ ᱱᱤᱱᱟᱹᱜ ᱜᱮ ᱧᱮᱞ ᱦᱚᱪᱚᱭᱮᱫ ᱯᱮᱭᱟ ᱟᱨ ᱡᱚᱛᱚ ᱤᱧ ᱧᱮᱞ ᱦᱚᱪᱚ ᱠᱮᱫ ᱯᱮᱭᱟ ᱟᱞᱮ ᱥᱮᱫ ᱡᱟᱭᱜᱟ ᱪᱮᱫ ᱞᱮᱠᱟ ᱢᱮᱱᱟᱜ ᱛᱟᱞᱮᱭᱟ ᱱᱚᱛᱮ ᱡᱚᱛᱚ ᱤᱧ ᱧᱮᱞ ᱦᱚᱪᱚ ᱠᱮᱫ ᱯᱮᱭᱟ ᱵᱟᱹᱲᱤᱭᱟᱹ ᱛᱮ ᱟᱨ ᱛᱮᱦᱮᱧᱟᱜ ᱵᱞᱚᱜ ᱫᱚ ᱱᱤᱱᱟᱹᱜ ᱜᱮ ᱛᱚ ᱧᱟᱯᱟᱢᱚᱱ ᱱᱮᱠᱥᱴ ᱵᱞᱚᱜ ᱨᱮ ᱟᱜᱟᱨ ᱤᱧᱟᱹᱜ ᱠᱟᱛᱷᱟ ᱟᱯᱮ ᱢᱚᱡᱽ ᱯᱮ ᱵᱩᱡᱷᱟᱹᱣ ᱠᱮᱫ ᱠᱷᱟᱱ ᱛᱚ ᱞᱟᱭᱤᱠ ᱵᱷᱤᱰᱤᱭᱳ ᱞᱟᱭᱤᱠ ᱛᱟᱵᱚᱱ ᱯᱮ ᱟᱨ ᱥᱮᱭᱟᱨ ᱛᱟᱵᱚᱱ ᱯᱮ ᱟᱨ ᱟᱜᱟᱨ ᱱᱤᱭᱟᱹ ᱪᱮᱱᱮᱞ ᱯᱮ ᱱᱟᱣᱟ ᱠᱷᱟᱡ ᱪᱮᱱᱮᱞ ᱦᱚᱸ ᱥᱟᱵᱥᱠᱨᱟᱭᱤᱵ ᱛᱟᱵᱚᱱ ᱯᱮ ᱟᱨ ᱵᱮᱞ ᱟᱭᱠᱚᱱ ᱦᱚᱸ ᱫᱟᱵᱟ ᱛᱟᱵᱚᱱ ᱯᱮ ᱛᱚ ᱛᱮᱦᱮᱧᱟᱜ ᱵᱞᱚᱜ ᱨᱮᱫᱚ ᱱᱤᱱᱟᱹᱜ ᱜᱮ ᱧᱟᱯᱟᱢ ᱟᱵᱚᱱ ᱱᱮᱠᱥᱴ ᱵᱞᱚᱜ ᱨᱮ ᱢᱟ ᱛᱚᱵᱮ ᱥᱟᱱᱟᱢ ᱠᱚᱜᱮ ᱡᱚᱦᱟᱨ